ᱟᱨ ᱟᱹᱰᱤ ᱪᱮᱦᱨᱟ ᱧᱮᱞᱚᱜ ᱠᱟᱱᱟ ᱥᱤᱵᱤᱞ ᱜᱮ ᱞᱮᱜᱮᱡ ᱞᱮᱜᱮᱡ ᱟᱨ ᱵᱟᱲᱜᱮ ᱨᱮ ᱥᱩᱯᱨᱟᱹ ᱫᱟᱨᱮ ᱦᱚᱸ ᱢᱮᱱᱟᱜᱼᱟ ᱟᱨ ᱱᱚᱜᱼᱚᱭ ᱛᱟᱨᱟ ᱯᱟᱠᱴᱚ ᱟᱠᱟᱱᱟ ᱟᱨ ᱦᱚᱯᱚᱱ ᱢᱟᱹᱭ ᱫᱚ ᱥᱩᱯᱨᱟᱹᱭ ᱜᱚᱫᱮᱜᱼᱟ ᱯᱟᱠᱴᱚᱣᱟᱜ ᱥᱩᱯᱨᱟᱹ ᱜᱮ ᱥᱤᱵᱤᱞᱟ ᱰᱷᱮᱨ ᱵᱤᱞᱤᱭᱟᱜ ᱫᱚ ᱪᱮᱦᱨᱟ ᱵᱟᱭ ᱵᱩᱡᱷᱟᱹᱜᱼᱟ ᱟᱨ ᱟᱹᱰᱤ ᱥᱤᱵᱤᱞ ᱜᱮ ᱧᱮᱞᱚᱜ ᱠᱟᱱᱟ ᱱᱚᱣᱟ ᱵᱷᱤᱰᱤᱭᱳ ᱨᱮ ᱧᱮᱞ ᱠᱟᱛᱮ ᱜᱮ ᱢᱚᱱᱮ ᱯᱮᱨᱮᱡ ᱦᱩᱭᱩᱜᱼᱟ ᱟᱨ ᱪᱟᱞᱟᱣ ᱠᱟᱛᱮ ᱦᱟᱸᱜ ᱛᱟᱭᱚᱢ ᱛᱮ ᱡᱚᱢ ᱦᱩᱭᱩᱜᱼᱟ ᱟᱨ ᱫᱟᱫᱟ ᱛᱟᱠᱚ ᱟᱵᱟᱲᱜᱮ ᱠᱷᱚᱱ ᱵᱟᱨ ᱯᱮ ᱰᱷᱟᱹᱨᱣᱟᱹ ᱢᱩᱱᱜᱟᱹ ᱟᱲᱟᱜ ᱮ ᱦᱮᱴᱮᱡ ᱟᱹᱜᱩᱭᱮᱜᱼᱟ ᱜᱟᱹᱱᱫᱷᱟᱹᱨᱤ ᱟᱲᱟᱜ ᱨᱮ ᱢᱮᱥᱟᱭ ᱞᱟᱹᱜᱤᱫ ᱛᱮ ᱟᱨ ᱠᱩᱞᱦᱤ ᱠᱩᱞᱦᱤ ᱛᱮ ᱛᱟᱲᱟᱢ ᱟᱠᱟᱜᱼᱟᱭ ᱟᱨ ᱱᱤᱛᱚᱜ ᱫᱚ ᱚᱲᱟᱜ ᱮ ᱥᱮᱴᱮᱨᱚᱜ ᱞᱟᱹᱜᱤᱫ ᱱᱩᱭ ᱛᱟᱨᱟ ᱵᱚᱞᱚᱱ ᱞᱟᱹᱜᱤᱫ ᱮ ᱫᱩᱣᱟᱹᱨ ᱮ ᱥᱮᱴᱮᱨᱮᱱᱟ ᱟᱨ ᱱᱩᱭ ᱛᱟᱨᱟ ᱢᱩᱱᱜᱟᱹ ᱟᱲᱟᱜ ᱦᱚᱫ ᱮ ᱪᱷᱩᱴᱟᱹᱣ ᱟᱠᱟᱱᱟ ᱦᱟᱴᱟᱜ ᱨᱮ ᱯᱤᱸᱰᱟᱹ ᱪᱮᱛᱟᱱ ᱨᱮ ᱯᱟᱴ ᱜᱟᱸᱰᱚ ᱠᱟᱛᱮ ᱮ ᱫᱩᱲᱩᱵ ᱟᱠᱟᱱᱟ ᱥᱟᱹᱰᱤ ᱟᱨ ᱯᱩᱨᱟᱹ ᱦᱚᱫᱮᱜ ᱟᱭ ᱟᱨ ᱟᱭᱳ ᱫᱚ ᱜᱟᱹᱫᱷᱟᱹᱨᱤ ᱟᱲᱟᱜ ᱠᱚ ᱤᱱᱟᱹᱜ ᱛᱮ ᱟᱹᱨᱩᱵᱮᱜ ᱟᱭ ᱵᱟᱹᱞᱴᱤ ᱨᱮ ᱡᱚᱵᱮ ᱟᱛᱮ ᱪᱚᱵᱚᱨ ᱪᱚᱵᱚᱨ

ᱢᱤᱫ ᱦᱟᱴᱟᱜ ᱮ ᱜᱮᱫ ᱠᱮᱭᱟ ᱤᱱᱟᱹᱜ ᱛᱮ ᱥᱟᱦᱟᱱ ᱪᱩᱞᱦᱟᱹ ᱨᱮ ᱯᱚᱱ ᱢᱮᱥᱤᱱ ᱜᱮᱞᱮ ᱡᱩᱞ ᱠᱮᱭᱟ ᱟᱨ ᱱᱚᱜᱼᱚᱭ ᱛᱟᱨᱟ ᱪᱤᱞᱟᱝ ᱨᱮ ᱟᱲᱟᱜ ᱠᱤᱱ ᱩᱛᱩᱭ ᱞᱟᱹᱜᱤᱫ ᱦᱮᱸᱫᱮ ᱪᱤᱞᱟᱝ ᱦᱟᱥᱟ ᱨᱮᱭᱟᱜ ᱟᱨ ᱢᱤᱫ ᱦᱟᱴᱟᱜ ᱟᱲᱟᱜ ᱠᱤᱱ ᱩᱛᱩᱭᱟ ᱱᱚᱜᱼᱚᱭ ᱛᱟᱨᱟ ᱥᱩᱱᱩᱢ ᱦᱚᱸ ᱞᱚᱞᱚᱭᱮᱱᱟ ᱢᱟᱹᱨᱤᱪ ᱮᱢ ᱠᱮᱭᱟ ᱢᱟᱹᱨᱤᱪ ᱨᱮᱭᱟᱜ ᱥᱚᱸᱫᱷᱟᱲ ᱥᱚ ᱨᱟᱠᱟᱵ ᱞᱮᱱᱠᱷᱟᱱ ᱜᱮ ᱟᱨᱟᱜ ᱟᱨᱟᱜ ᱞᱮᱱᱠᱷᱟᱱ ᱜᱮ ᱱᱟᱦᱟᱜ ᱟᱲᱟᱜ ᱮ ᱠᱷᱟᱸᱡᱚᱭᱟ ᱱᱚᱜᱼᱚᱭ ᱛᱟᱨᱟ ᱱᱤᱛᱚᱜ ᱜᱟᱱ ᱦᱩᱭᱱᱟ ᱦᱟᱱᱮ ᱛᱟᱨᱟ ᱠᱷᱟᱸᱡᱚ ᱠᱮᱜᱼᱟᱭ ᱱᱚᱜᱼᱚᱭ ᱛᱟᱨᱟ ᱟᱨ ᱱᱤᱛᱚᱜ ᱫᱚ ᱱᱟᱦᱟᱜ ᱯᱩᱨᱟᱹ ᱪᱮᱦᱨᱟ ᱱᱟᱦᱟᱜ ᱩᱛᱩᱭᱮᱜᱼᱟᱭ ᱢᱤᱫ ᱪᱮᱞᱟᱝ ᱦᱩᱭᱱᱟ ᱟᱨ ᱱᱤᱛᱚᱜ ᱫᱚ ᱜᱷᱟᱱᱴᱟᱭᱮᱜᱼᱟᱭ ᱜᱷᱟᱱᱴᱟ ᱜᱷᱟᱱᱴᱟ ᱛᱮ ᱯᱟᱞᱴᱤᱭᱟᱛᱮ

ᱪᱮᱦᱨᱟ ᱞᱮᱠᱟ ᱱᱤᱛᱚᱜ ᱫᱚ ᱱᱟᱦᱟᱜ ᱵᱩᱞᱩᱝ ᱮ ᱮᱢᱟ ᱟᱨ ᱚᱱᱟ ᱯᱚᱨᱮ ᱛᱮ ᱢᱩᱱᱜᱟᱹ ᱟᱲᱟᱜ ᱱᱟᱦᱟᱜ ᱮᱢ ᱢᱮᱥᱟᱭᱟ ᱱᱚᱜᱼᱚᱭ ᱛᱟᱨᱟ ᱵᱩᱞᱩᱝ ᱮ ᱮᱢ ᱠᱮᱜᱼᱟ ᱟᱨ ᱱᱤᱛᱚᱜ ᱫᱚ ᱢᱩᱱᱜᱟᱹ ᱟᱲᱟᱜ ᱮ ᱢᱮᱥᱟᱭᱟ ᱟᱨ ᱢᱩᱱᱜᱟᱹ ᱟᱲᱟᱜ ᱢᱮᱥᱟ ᱠᱟᱛᱮᱫ ᱠᱟᱹᱴᱤᱡ ᱜᱷᱟᱹᱲᱤᱡ ᱜᱷᱟᱱᱴᱟ ᱵᱟᱲᱟ ᱠᱟᱛᱮᱫ ᱤᱱᱟᱹᱜ ᱛᱮᱜᱮ ᱵᱟᱱᱟᱨ ᱟᱲᱟᱜ ᱡᱚᱛᱚ ᱤᱥᱤᱱᱚᱜᱼᱟ ᱟᱨ ᱨᱟᱹᱥᱩᱱ ᱩᱨ ᱠᱟᱛᱮ ᱠᱚᱴᱮᱡᱟᱜᱼᱟ ᱟᱨ ᱮᱱᱠᱷᱟᱱ ᱜᱮ ᱱᱟᱦᱟᱜ ᱞᱩ ᱠᱟᱛᱮ ᱡᱚᱢ ᱜᱟᱱᱚᱜᱼᱟ ᱟᱹᱰᱤ ᱪᱮᱦᱨᱟ ᱥᱤᱵᱤᱞ

ᱠᱚ ᱡᱮᱛᱮ ᱦᱳᱭ ᱚᱛ ᱠᱚᱨᱮ ᱟᱞᱚ ᱤᱭᱟᱹᱜ ᱢᱟ ᱟᱨ ᱢᱟᱱᱮ ᱜᱤᱱᱟᱹ ᱠᱚᱨᱮ ᱟᱨ ᱞᱟᱴᱷᱟ ᱢᱟ ᱱᱚᱣᱟ ᱫᱚ ᱥᱟᱠᱟᱢ ᱢᱮᱥᱟ ᱜᱮ ᱚᱸᱰᱮ ᱡᱚ ᱫᱟᱜ ᱮᱱᱟ ᱟᱲᱟᱜ ᱪᱮᱛᱟᱱ ᱨᱮ ᱮᱱᱠᱷᱟᱱ ᱡᱮᱛᱮ ᱨᱟᱥᱟ ᱟᱲᱟᱜ ᱨᱮ ᱵᱚᱞᱚᱱᱟ ᱤᱥᱤᱱ ᱮᱱᱟ ᱱᱤᱛᱚᱜ ᱫᱚ ᱡᱚᱢ ᱜᱟᱱᱚᱜᱼᱟ